ᱡᱚᱦᱟᱨ ᱜᱮ ᱥᱟᱱᱟᱢ ᱤᱭᱩᱴᱩᱵᱽ ᱧᱮᱞᱮ ᱵᱤᱦᱟ ᱢᱤᱥᱤ ᱠᱚᱜᱮ ᱤᱧ ᱜᱮ ᱟᱹᱱᱤᱞ ᱢᱟᱨᱰᱤ ᱮᱛᱚᱢ ᱫᱟᱨᱟᱢ ᱟᱯᱮᱧ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱨᱮ ᱛᱚ ᱜᱟᱛᱮ ᱠᱚ ᱛᱮᱦᱮᱧ ᱫᱚ ᱥᱮᱛᱟᱜ ᱵᱷᱤᱰᱤᱭᱳ ᱨᱮᱧ ᱦᱮᱡ ᱟᱠᱟᱱᱟ ᱟᱨ ᱴᱚᱯᱤᱠ ᱫᱚ ᱛᱟᱦᱮᱱ ᱠᱟᱱ ᱛᱟᱵᱚᱱᱟ ᱟᱵᱚᱣᱟᱜ ᱢᱮᱞᱟ ᱟᱨ ᱪᱷᱟᱹᱛᱤᱠ ᱠᱚᱣᱟᱜ ᱢᱮᱞᱟ ᱛᱚ ᱡᱚᱛᱚ ᱠᱷᱚᱱ ᱡᱟᱫᱟ ᱫᱚ ᱱᱟᱦᱟᱜ ᱟᱵᱚ ᱮᱱᱛᱮ ᱥᱟᱱᱛᱟᱞ ᱦᱚᱲ ᱜᱮ ᱢᱮᱞᱟ ᱴᱷᱮᱞᱟ ᱵᱚ ᱪᱟᱞᱟᱜᱼᱟ ᱪᱷᱟᱹᱛᱤᱠ ᱠᱚᱣᱟᱜ ᱟᱨ ᱚᱸᱰᱮ ᱯᱩᱨᱟᱹ ᱯᱷᱟᱭᱫᱟ ᱦᱩᱭᱩᱜ ᱠᱟᱱᱟ ᱪᱷᱟᱹᱛᱤᱠ ᱠᱚᱣᱟᱜ

ᱟᱵᱚ ᱛᱤᱥ ᱦᱚᱸ ᱱᱩᱠᱩ ᱟᱛᱤᱛᱷᱤ ᱵᱟᱠᱚ ᱵᱮᱱᱟᱣ ᱟᱠᱟᱫ ᱵᱚᱱᱟ ᱟᱠᱚᱣᱟᱜ ᱢᱮᱞᱟ ᱫᱚᱠᱚ ᱪᱟᱞᱟᱜ ᱠᱟᱱ ᱢᱮᱞᱟ ᱴᱷᱮᱞᱟ ᱨᱮ ᱯᱩᱨᱟᱹ ᱵᱤᱡᱮᱯᱤ ᱠᱟᱱᱟ ᱵᱚᱱᱟ ᱠᱚ ᱯᱩᱨᱟᱹ ᱢᱟᱡᱟ ᱠᱩᱲᱩ ᱛᱟᱵᱚᱱᱟ ᱟᱨ ᱯᱩᱨᱟᱹ ᱠᱚ ᱴᱷᱟᱹᱣ ᱠᱟᱜ ᱵᱚᱱᱟ ᱵᱟᱹᱥᱤ ᱵᱟᱹᱥᱤ ᱡᱤᱞᱮᱵᱤ ᱠᱚ ᱮᱢᱟ ᱵᱚᱱ ᱠᱟᱱᱟ ᱵᱟᱹᱲᱤ ᱵᱟᱹᱲᱤ ᱞᱟᱹᱰᱩ ᱠᱚ ᱮᱢᱟ ᱵᱚᱱ ᱠᱟᱱᱟ ᱟᱨ ᱛᱮᱦᱮᱧ ᱨᱮᱠᱚ ᱞᱩᱴᱟᱹᱣ ᱵᱚᱱᱟ ᱢᱮᱱᱠᱷᱟᱱ ᱟᱵᱚᱨᱮᱱ ᱦᱚᱲ ᱪᱮᱠᱟᱢ ᱥᱟᱢᱡᱷᱟᱣᱮᱭᱟ ᱵᱟᱹᱥᱤᱭᱟᱹ ᱵᱟᱹᱥᱤᱭᱟᱹ ᱵᱟᱹᱥᱤᱭᱟᱹ ᱵᱩᱡᱷᱟᱹᱣ ᱦᱚᱸ ᱠᱟᱱ ᱫᱚ ᱵᱟᱹᱥᱤᱭᱟᱹ ᱜᱮ

ᱱᱮ ᱫᱷᱟᱢᱟᱠᱟ ᱨᱮᱫᱚ ᱚᱠᱚᱭ ᱯᱷᱟᱭᱫᱟ ᱦᱩᱭᱩᱜ ᱠᱟᱱᱟ ᱥᱴᱟᱨ ᱠᱚᱣᱟᱜ ᱡᱟᱦᱟᱸᱭ ᱫᱚ ᱥᱤᱝᱜᱟᱨ ᱠᱚ ᱦᱮᱡ ᱞᱮᱱ ᱩᱱᱠᱩ ᱱᱟᱜᱚᱫ ᱴᱟᱠᱟ ᱠᱚ ᱤᱫᱤᱭᱮᱫᱟ ᱫᱚᱥ ᱵᱟᱨᱚᱴᱤ ᱥᱮᱨᱮᱧ ᱠᱮᱫᱟ ᱯᱩᱨᱟᱹ ᱯᱚᱭᱥᱟ ᱤᱫᱤ ᱠᱮᱫᱟ ᱚᱱᱟ ᱪᱷᱟᱹᱛᱤᱠ ᱚᱠᱚᱭ ᱟᱵᱚ ᱫᱚᱨᱥᱚᱠᱟᱜ